ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱢᱚᱡᱽ ᱜᱮ ᱢᱮᱱᱟᱜ ᱯᱮᱭᱟ ᱟᱨ ᱤᱧ ᱢᱚᱡᱽ ᱜᱮᱭᱟ ᱟᱨ ᱱᱤᱛ ᱢᱟᱪᱷᱟ ᱜᱮ ᱱᱚᱜᱼᱚᱭ ᱵᱟᱜᱟᱱ ᱥᱮᱫ ᱤᱧ ᱦᱮᱡ ᱟᱠᱟᱱᱟ ᱠᱟᱹᱢᱤ ᱫᱚ ᱵᱟᱹᱧ ᱮᱦᱚᱵ ᱠᱟᱱᱟ ᱦᱟᱸᱜ ᱟᱨ ᱱᱚᱜᱼᱚᱭ ᱯᱮ ᱧᱮᱞᱮᱫ ᱜᱮᱭᱟ ᱵᱟᱜᱟᱱ ᱠᱚ ᱱᱚᱝᱠᱟ ᱫᱚ ᱱᱟᱜ ᱱᱚᱜᱼᱚ ᱱᱚᱝᱠᱟ ᱱᱟᱜ ᱟᱨ ᱱᱚᱰᱮ ᱯᱮ ᱧᱮᱞᱮᱫ ᱜᱮᱭᱟ ᱱᱚᱜᱼᱚᱭ ᱪᱤᱠᱩ ᱡᱚ ᱠᱟᱱᱟ ᱪᱮᱫ ᱞᱮᱠᱟ ᱱᱟᱜ ᱱᱚᱜᱼᱚᱭ ᱱᱚᱜᱼᱚ ᱱᱚᱝᱠᱟ ᱟᱨ ᱱᱚᱰᱮ ᱫᱚ ᱱᱟᱹᱨᱤᱭᱟᱹᱲᱤᱧ ᱛᱤᱭᱟᱹᱜ ᱞᱮᱫᱟ ᱱᱚᱜᱼᱚᱭ ᱱᱚᱣᱟ ᱫᱚ ᱫᱟᱜ ᱵᱟᱞᱟ ᱠᱟᱱᱟ ᱮᱠᱮᱱ ᱱᱚᱣᱟ ᱫᱚ ᱦᱚᱞᱟᱧ ᱛᱤᱭᱟᱹᱜ ᱠᱟᱫᱟ ᱟᱫᱚ ᱚᱠᱚᱭ ᱤᱫᱤ ᱵᱟᱲᱟᱭᱟ ᱩᱱᱤ ᱵᱟᱭ ᱦᱮᱡ ᱠᱟᱱᱟ ᱦᱚᱞᱟᱭ ᱦᱤᱡᱩᱜᱼᱟ ᱢᱮᱱᱛᱮ ᱵᱟᱭ ᱦᱮᱡ ᱞᱮᱱᱟ ᱛᱚ ᱛᱮᱦᱮᱧ ᱤᱫᱤᱭᱟ ᱯᱟᱥᱮᱡ ᱯᱷᱳᱱ ᱟᱫᱮ ᱛᱟᱦᱮᱱᱟᱹᱧ ᱱᱚᱝᱠᱟ ᱛᱤᱱᱟᱹᱜ ᱢᱚᱡᱽ ᱢᱚᱡᱽ ᱱᱟᱹᱨᱤᱭᱟᱹᱲ ᱠᱟᱱᱟ ᱮᱠᱮᱱ ᱫᱟᱜ ᱵᱟᱞᱟ ᱠᱟᱱᱟ ᱱᱚᱣᱟ ᱫᱚ ᱟᱨ ᱡᱟᱦᱟᱱᱟᱜ ᱠᱟᱹᱢᱤ ᱫᱚ ᱢᱟᱹᱞᱤᱠ ᱛᱤᱧ ᱵᱟᱭ ᱞᱟᱹᱭ ᱟᱠᱟᱫᱤᱧᱟ ᱪᱮᱫ ᱦᱚᱸ ᱛᱚ ᱤᱧ ᱵᱩᱡᱷᱟᱹᱣ ᱛᱮᱜᱮ ᱡᱟᱦᱟᱱᱟᱜ ᱜᱤᱧ ᱠᱟᱹᱢᱤ ᱫᱟᱲᱮᱭᱟᱜᱼᱟ ᱡᱟᱦᱟᱱᱟᱜ ᱫᱚ ᱪᱮᱫ ᱠᱟᱭᱨᱟ ᱢᱮᱱᱟᱜᱼᱟ ᱢᱤᱫ ᱵᱟᱨ ᱢᱮᱱᱟᱜᱼᱟ ᱱᱟᱹᱨᱤᱭᱟᱹᱞ ᱯᱟᱯᱤᱛᱟ ᱵᱟᱜᱟᱱ ᱛᱟᱞᱟᱨᱮ ᱚᱱᱟ ᱨᱮᱭᱟᱜ ᱥᱟᱠᱟᱢ ᱜᱚᱡ ᱵᱟᱲᱟᱣ ᱠᱟᱱᱟ ᱚᱱᱟᱜᱤᱧ ᱜᱮᱫ ᱥᱟᱯᱷᱟ ᱦᱟᱛᱟᱲᱟ ᱱᱚᱜᱼᱚ ᱱᱚᱝᱠᱟ ᱱᱟᱦᱟᱜ ᱱᱟᱹᱨᱤᱭᱟᱹᱞ ᱡᱚ ᱵᱟᱲᱟᱣ ᱠᱟᱱᱟ ᱚᱱᱛᱮ ᱱᱟᱦᱟᱜ ᱟᱨ ᱜᱟᱛᱮ ᱠᱚ ᱱᱚᱜᱼᱚᱭ ᱱᱚᱣᱟ ᱠᱟᱭᱨᱟ ᱥᱟᱠᱟᱢ ᱜᱮ ᱱᱚᱜᱼᱚᱭ ᱜᱚᱡ ᱵᱟᱲᱟ ᱟᱠᱟᱱᱟ ᱱᱚᱜᱼᱚᱭ ᱱᱚᱝᱠᱟ ᱱᱟᱦᱟᱜ ᱱᱚᱣᱟ ᱜᱮ ᱱᱟᱦᱟᱜ ᱤᱧ ᱜᱮᱫ ᱥᱟᱯᱷᱟ ᱵᱟᱲᱟ ᱦᱟᱛᱟᱲᱟ ᱱᱚᱜᱼᱚ ᱱᱚᱝᱠᱟ ᱟᱨ ᱱᱚᱛᱮ ᱯᱮ ᱧᱮᱞᱮᱫ ᱠᱟᱱ ᱜᱮᱭᱟ ᱱᱚᱣᱟ ᱯᱟᱯᱤᱛᱟ ᱵᱟᱜᱟᱱ ᱠᱟᱱᱟ ᱱᱟᱦᱟᱜ ᱱᱚᱜᱼᱚᱭ ᱱᱚᱣᱟ ᱛᱟᱞᱟ ᱨᱮᱜᱮ ᱢᱮᱱᱟᱜᱼᱟ ᱠᱟᱭᱨᱟ ᱫᱟᱨᱮ ᱦᱚᱸ ᱱᱚᱜᱼᱚ ᱱᱚᱝᱠᱟ ᱡᱟᱹᱥᱛᱤ ᱫᱚ ᱵᱟᱹᱱᱩᱜᱼᱟ ᱢᱤᱫ ᱞᱟᱭᱤᱱ ᱵᱟᱨ ᱞᱟᱭᱤᱱ ᱞᱮ ᱯᱮ ᱞᱟᱭᱤᱱ ᱞᱮ ᱨᱚᱦᱚᱭ ᱠᱮᱫᱟ ᱯᱮ ᱞᱟᱭᱤᱱ

ᱥᱟᱠᱟᱢ ᱤᱧ ᱜᱮᱫ ᱥᱟᱯᱷᱟ ᱵᱟᱲᱟᱭᱮᱫ ᱠᱟᱱ ᱛᱟᱦᱮᱱᱟ ᱟᱨ ᱠᱟᱭᱨᱟ ᱥᱟᱠᱟᱢ ᱜᱮᱫ ᱵᱟᱲᱟ ᱵᱷᱟᱜᱟᱣ ᱠᱮᱫ ᱫᱚ ᱜᱟᱛᱮ ᱠᱚ ᱱᱟᱦᱟᱜ ᱱᱤᱛᱚᱜ ᱫᱚ ᱦᱟᱸᱜ ᱱᱚᱣᱟ ᱤᱭᱟᱹ ᱠᱟᱭᱨᱟ ᱵᱟᱜᱟᱱ ᱟᱨ ᱥᱩᱯᱟᱹᱲᱤ ᱵᱟᱜᱟᱱ ᱨᱮ ᱦᱟᱸᱜ ᱫᱟᱜ ᱤᱧ ᱪᱟᱹᱞᱩ ᱟᱠᱟᱫᱟ ᱱᱚᱜᱼᱚᱭ ᱱᱚᱝᱠᱟ ᱯᱮ ᱧᱮᱞᱮᱫ ᱠᱟᱱ ᱜᱮᱭᱟ ᱱᱚᱜᱼᱚᱭ ᱯᱟᱭᱤᱯ ᱱᱚᱜᱼᱚᱭ ᱱᱚᱝᱠᱟᱧ ᱴᱟᱱᱟᱣ ᱟᱠᱟᱫᱟ ᱫᱟᱨᱮ ᱵᱩᱴᱟᱹ ᱫᱟᱨᱮ ᱵᱩᱴᱟᱹ ᱟᱨ ᱱᱚᱜᱼᱚᱭ ᱱᱚᱝᱠᱟ ᱩᱰᱩᱠᱚᱜ ᱠᱟᱱᱟ ᱱᱟᱦᱟᱜ ᱫᱟᱨᱮ ᱵᱩᱴᱟᱹ ᱨᱮ ᱱᱚᱜᱼᱚᱭ ᱱᱚᱝᱠᱟ ᱧᱮᱞᱮᱫ ᱠᱟᱱ ᱜᱮᱭᱟ ᱯᱮ ᱱᱚᱝᱠᱟ ᱱᱟᱦᱟᱜ ᱟᱨ ᱱᱚᱣᱟ ᱵᱟᱜᱟᱱ ᱨᱮ ᱜᱚᱴᱟᱧ ᱥᱮᱴᱤᱝ ᱟᱠᱟᱫᱟ ᱚᱱᱠᱟ ᱜᱮ ᱦᱟᱸᱜ ᱫᱟᱨᱮ ᱵᱩᱴᱟᱹ ᱫᱟᱨᱮ ᱵᱩᱴᱟᱹ ᱟᱨ ᱱᱤᱛᱚᱜ ᱫᱚ ᱚᱱᱟᱜᱤᱧ ᱧᱮᱞ ᱮᱫᱟ ᱚᱠᱟ ᱠᱚᱨᱮ ᱵᱟᱝ ᱡᱚᱨᱚᱜ ᱠᱟᱱᱟ ᱥᱮ ᱡᱚᱨᱚᱜ ᱠᱟᱱᱟ ᱚᱠᱟ ᱫᱚ ᱡᱟᱦᱟᱱ ᱠᱟᱪᱨᱟ ᱢᱟᱪᱨᱟ ᱠᱚ ᱦᱮᱡ ᱞᱮᱱᱠᱷᱟᱱ ᱚᱱᱟ ᱵᱷᱩᱜᱟᱹᱜ ᱮᱥᱮᱫᱚᱜᱼᱟ ᱛᱚ ᱚᱱᱟᱜᱮ ᱱᱤᱛᱚᱜ ᱤᱧ ᱪᱮᱠ ᱵᱟᱲᱟᱭᱮᱫᱟ ᱤᱧ ᱫᱚ ᱛᱚ ᱞᱟᱭᱤᱱ ᱞᱟᱭᱤᱱᱤᱧ ᱪᱮᱠᱟ ᱚᱠᱟ ᱠᱚ ᱫᱟᱨᱮ ᱵᱩᱴᱟᱹᱨᱮ ᱡᱚᱨᱚᱜ ᱠᱟᱱᱟ ᱥᱮ ᱵᱟᱝ ᱡᱚᱨᱚᱜ ᱠᱟᱱᱟ ᱱᱚᱜᱼᱚ ᱱᱚᱝᱠᱟ ᱯᱩᱨᱟᱹ ᱱᱚᱣᱟ ᱫᱚ ᱠᱟᱭᱨᱟ ᱵᱟᱜᱟᱱ ᱠᱟᱱ ᱜᱮᱭᱟ ᱱᱟᱦᱟᱜ ᱥᱩᱯᱟᱹᱲᱤ ᱵᱟᱜᱟᱱ ᱱᱟᱦᱟᱜ

ᱞᱟᱦᱟ ᱵᱷᱤᱰᱤᱭᱳ ᱨᱤᱧ ᱩᱫᱩᱜ ᱟᱠᱟᱫ ᱯᱮ ᱜᱮᱭᱟ ᱱᱚᱜᱼᱚᱭ ᱛᱚ ᱦᱟᱨᱟ ᱡᱟᱣᱨᱟᱭᱮᱱᱟ ᱱᱚᱣᱟ ᱥᱩᱠᱨᱤ ᱦᱚᱸ ᱱᱚᱜᱼᱚ ᱱᱚᱝᱠᱟ ᱱᱟᱜ ᱟᱨ ᱱᱚᱜᱼᱚᱭ ᱱᱚᱛᱮ ᱱᱟᱹᱨᱭᱟᱹᱲ ᱠᱚ ᱱᱟᱜ ᱱᱚᱜᱼᱚ ᱱᱚᱝᱠᱟ ᱱᱟᱜ ᱟᱨ ᱱᱤᱛᱚᱜ ᱟᱹᱭᱩᱵ ᱦᱚᱸ ᱟᱹᱭᱩᱵᱚᱜ ᱠᱟᱱᱟ ᱱᱟᱦᱟᱜ ᱱᱚᱜᱼᱚ ᱱᱚᱝᱠᱟ ᱤᱧ ᱨᱚᱦᱚᱭ ᱠᱟᱫᱟ ᱱᱚᱜᱼᱚ ᱱᱚᱝᱠᱟ ᱱᱟᱦᱟᱜ ᱱᱚᱜᱼᱚᱭ ᱡᱚ ᱵᱟᱲᱟᱣ ᱠᱟᱱᱟ ᱱᱚᱜᱼᱚ ᱱᱚᱝᱠᱟ ᱱᱟᱦᱟᱜ ᱮᱱᱮ ᱜᱮ ᱡᱚ ᱮᱦᱚᱵ ᱠᱟᱱᱟ ᱯᱩᱱᱭᱟ ᱩᱛᱟᱹᱨ ᱡᱚ ᱠᱟᱱᱟ ᱱᱚᱣᱟ ᱱᱟᱹᱲᱤ ᱨᱮ ᱚᱸᱰᱮ ᱢᱤᱫᱴᱮᱱ ᱱᱚᱜᱼᱚᱭ ᱢᱤᱫᱴᱮᱱ ᱱᱚᱜᱼᱚᱭ ᱢᱤᱫᱴᱮᱱ ᱦᱟᱸᱜ ᱟᱨ ᱚᱸᱰᱮ ᱢᱤᱫᱴᱮᱱ ᱦᱟᱸᱜ ᱟᱨᱦᱚᱸ ᱢᱮᱱᱟᱜᱼᱟ ᱦᱟᱱᱛᱮ ᱨᱮ ᱢᱤᱫᱴᱮᱱ ᱱᱟᱹᱲᱤ ᱚᱱᱟ ᱦᱚᱸ ᱧᱮᱞ ᱦᱚᱪᱚᱭᱮᱫ ᱯᱮᱭᱟ ᱦᱟᱸᱜ ᱚᱱᱟ ᱨᱮ ᱛᱤᱱᱟᱹᱜ ᱡᱚ ᱠᱟᱱᱟ ᱱᱚᱜᱼᱚ ᱱᱚᱸᱰᱮ ᱱᱟᱦᱟᱜ ᱱᱚᱜᱼᱚ ᱱᱚᱝᱠᱟ ᱱᱟᱦᱟᱜ ᱱᱟᱹᱲᱤ ᱛᱚ ᱱᱚᱣᱟ ᱨᱮᱭᱟᱜ ᱡᱚ ᱫᱚ ᱮᱱᱟᱱ ᱜᱮ ᱢᱟᱹᱞᱤᱠᱤᱧ ᱜᱚᱫ ᱟᱫᱮᱭᱟ ᱥᱮᱛᱟᱜ

ᱱᱚᱣᱟ ᱫᱚ ᱱᱟᱦᱟᱜ ᱢᱮᱱ ᱯᱟᱭᱤᱯ ᱠᱟᱱᱟ ᱱᱟᱦᱟᱜ ᱱᱚᱣᱟ ᱫᱚ ᱢᱚᱴᱚᱨ ᱠᱷᱚᱱ ᱰᱟᱭᱨᱮᱠᱴ ᱦᱮᱡ ᱠᱟᱱᱟ ᱱᱚᱣᱟ ᱯᱟᱭᱤᱯ ᱫᱚ ᱱᱟᱦᱟᱜ ᱟᱨ ᱱᱚᱜᱼᱚ ᱱᱚᱝᱠᱟ ᱠᱟᱹᱴᱤᱡ ᱠᱟᱹᱴᱤᱡ ᱱᱟᱱᱟ ᱦᱚᱸᱜᱼᱚ ᱱᱚᱝᱠᱟᱧ ᱡᱚᱲᱟᱣ ᱵᱟᱲᱟ ᱠᱟᱫᱟ ᱫᱟᱨᱮ ᱵᱩᱴᱟᱹ ᱫᱟᱨᱮ ᱵᱩᱴᱟᱹ ᱪᱟᱞᱟᱜ ᱠᱟᱱᱟ ᱫᱟᱜ ᱟᱨ ᱱᱚᱜᱼᱚᱭ ᱯᱮ ᱧᱮᱞᱮᱫ ᱠᱟᱱ ᱜᱮᱭᱟ ᱦᱟᱸᱜ ᱯᱟᱯᱤᱛᱟ ᱱᱚᱜᱼᱚᱭ ᱪᱮᱫ ᱞᱮᱠᱟ ᱡᱚ ᱵᱟᱲᱟᱣ ᱠᱟᱱᱟ ᱦᱟᱸᱜ ᱟᱨ ᱱᱚᱜᱼᱚᱭ ᱯᱟᱭᱤᱯ ᱤᱧ ᱡᱚᱲᱟᱣ ᱠᱟᱫᱟ ᱦᱚᱸᱜᱼᱚ ᱱᱚᱝᱠᱟ ᱱᱟᱦᱟᱜ ᱱᱚᱜᱼᱚ ᱱᱚᱝᱠᱟ ᱯᱮ ᱧᱮᱞ ᱫᱟᱲᱮᱭᱟᱜ ᱠᱟᱱ ᱜᱮᱭᱟ ᱱᱟᱦᱟᱜ ᱟᱨ ᱱᱤᱛᱚᱜ ᱤᱧ ᱪᱮᱠᱟ ᱤᱧ ᱫᱚ ᱱᱚᱣᱟ ᱯᱟᱯᱤᱛᱟ ᱫᱟᱨᱮ ᱵᱩᱴᱟᱹ ᱫᱟᱨᱮ ᱵᱩᱴᱟᱹ ᱚᱠᱟ ᱠᱚᱨᱮ ᱫᱟᱜ ᱡᱚᱨᱚᱜ ᱠᱟᱱᱟ ᱥᱮ ᱵᱟᱝ ᱡᱚᱨᱚᱜ ᱠᱟᱱᱟ ᱢᱟ ᱵᱟᱠᱷᱟᱡ ᱟᱹᱣᱲᱤ ᱜᱮ ᱧᱤᱫᱟᱹ ᱢᱮᱱᱟᱜ ᱡᱚᱨᱚᱜ ᱠᱟᱱᱟ ᱢᱟ ᱵᱟᱠᱷᱟᱡ ᱟᱹᱣᱲᱤ ᱜᱮ ᱜᱚᱡ ᱜᱚᱡ ᱛᱟᱭᱚᱢ ᱨᱮ ᱫᱟᱨᱮ ᱠᱚ ᱧᱮᱞᱚᱜᱼᱟ ᱱᱤᱛᱚᱜ ᱠᱟᱡᱟᱠ ᱥᱤᱛᱩᱝ ᱥᱤᱛᱩᱝ ᱦᱚᱸ ᱟᱨ ᱜᱟᱛᱮ ᱠᱚ ᱱᱤᱛᱚᱜ ᱫᱚ ᱜᱚᱴᱟ ᱯᱟᱯᱤᱛᱟ ᱵᱟᱜᱟᱱᱤᱧ ᱪᱮᱠ ᱵᱟᱲᱟ ᱠᱮᱫᱟ ᱫᱟᱜ ᱫᱚ ᱢᱚᱡᱽ ᱜᱮ ᱡᱚᱨᱚᱜ ᱠᱟᱱᱟ ᱜᱚᱴᱟ ᱜᱮ ᱱᱚᱜᱼᱚᱭ ᱯᱮ ᱧᱮᱞᱮᱫ ᱠᱟᱱ ᱜᱮᱭᱟ ᱱᱟᱦᱟᱜ ᱱᱚᱜᱼᱚᱭ ᱱᱚᱝᱠᱟ ᱱᱟᱦᱟᱜ ᱡᱚᱨᱚᱜ ᱠᱟᱱᱟ ᱚᱸᱰᱮ ᱦᱚᱸ ᱡᱚᱨᱚᱜ ᱠᱟᱱᱟ ᱱᱟᱦᱟᱜ ᱚᱸᱰᱮ ᱦᱚᱸ ᱡᱚᱨᱚᱜ ᱠᱟᱱᱟ ᱚᱸᱰᱮ ᱴᱚᱯᱚᱜ ᱴᱚᱯᱚᱜ ᱡᱚᱨᱚᱜ ᱠᱟᱱᱟ ᱱᱟᱦᱟᱜ ᱚᱸᱰᱮ ᱯᱮ ᱧᱮᱞᱮᱫ ᱜᱮᱭᱟ ᱚᱱᱮ ᱚᱱᱠᱟ ᱱᱟᱦᱟᱜ ᱟᱨ ᱜᱚᱴᱟᱧ ᱪᱮᱠ ᱟᱹᱪᱩᱨ ᱠᱮᱫᱟ ᱱᱤᱛᱚᱜ ᱫᱚ ᱚᱸᱰᱮ ᱥᱟᱹᱯᱲᱤ ᱫᱟᱨᱮ ᱪᱮᱫ ᱞᱮᱠᱟ ᱧᱮᱞᱮᱫ ᱠᱟᱱ ᱜᱮᱭᱟ ᱯᱮ ᱟᱨ ᱜᱟᱛᱮ ᱠᱚ ᱱᱚᱜᱼᱚᱭ ᱱᱤᱛᱚᱜ ᱟᱹᱭᱩᱵ ᱮᱱᱟ ᱟᱨ ᱠᱟᱹᱢᱤᱧ ᱵᱷᱟᱜᱟᱣᱮᱱ ᱛᱟᱵᱚᱱᱟ ᱦᱟᱸᱜ ᱢᱟ ᱛᱚᱵᱮ ᱛᱮᱦᱮᱧᱟᱜ ᱵᱞᱚᱜ ᱵᱷᱤᱰᱤᱭᱳ ᱫᱚ ᱱᱚᱸᱰᱮ ᱦᱟᱹᱵᱤᱡ ᱜᱮ ᱛᱟᱦᱮᱱ ᱠᱟᱱ ᱛᱟᱵᱚᱱᱟ ᱟᱨ ᱵᱷᱤᱰᱤᱭᱳ ᱪᱮᱫ ᱞᱮᱠᱟ ᱯᱮ ᱟᱹᱭᱠᱟᱹᱣ ᱠᱮᱫ ᱛᱟᱵᱚᱱᱟ ᱦᱟᱸᱜ ᱠᱚᱢᱮᱱᱴ ᱨᱮ ᱞᱟᱹᱭ ᱯᱮ ᱟᱨ ᱯᱮ ᱠᱩᱥᱤᱭᱟᱜ ᱠᱷᱟᱡ ᱞᱟᱭᱤᱠ ᱦᱚᱸ ᱞᱟᱭᱤᱠ ᱛᱟᱵᱚᱱ ᱯᱮ ᱦᱟᱸᱜ ᱟᱨ ᱪᱮᱱᱮᱞ ᱦᱚᱸ ᱥᱟᱵᱥᱠᱨᱟᱭᱤᱵᱽ ᱛᱟᱵᱚᱱ ᱯᱮ ᱟᱨ ᱵᱚᱱ ᱧᱟᱯᱟᱢᱚᱜᱼᱟ ᱦᱤᱡᱩᱜ ᱠᱟᱱ ᱵᱷᱤᱰᱤᱭᱳ ᱨᱮ